ᱥᱟᱱᱟᱢ ᱠᱚ ᱡᱚᱦᱟᱨ ᱪᱮᱫ ᱞᱮᱠᱟ ᱢᱮᱱᱟᱜ ᱯᱮᱭᱟ ᱟᱥᱚᱜ ᱠᱟᱹᱱᱟᱹᱧ ᱱᱟᱯᱟᱭ ᱨᱮᱜᱮ ᱢᱮᱱᱟᱜ ᱯᱮᱭᱟ ᱟᱨ ᱟᱞᱮ ᱦᱚᱸᱞᱮ ᱱᱟᱯᱟᱭ ᱜᱮᱭᱟ ᱛᱮᱦᱮᱧ ᱦᱟᱹᱵᱤᱡ ᱫᱚ ᱛᱚ ᱱᱚᱝᱠᱟᱧ ᱨᱮᱰᱤ ᱟᱠᱟᱱ ᱛᱟᱵᱚᱱᱟ ᱟᱯᱮ ᱞᱟᱹᱜᱤᱫ ᱥᱚᱨᱴ ᱵᱮᱱᱟᱣ ᱟᱨ ᱧᱮᱞᱟᱹᱧ ᱯᱮ ᱪᱮᱫ ᱞᱮᱠᱟ ᱧᱮᱞᱚᱜ ᱠᱟᱱᱟ ᱱᱚᱜᱼᱚ ᱱᱚᱝᱠᱟ ᱟᱨ ᱱᱚᱜᱼᱚᱭ ᱧᱮᱞ ᱯᱮ ᱞᱳᱠᱮᱥᱚᱱ ᱟᱯᱮ ᱥᱮᱫ ᱢᱮᱱᱟᱜ ᱟᱥᱮ ᱵᱟᱹᱱᱩᱜᱼᱟ ᱱᱚᱣᱟ ᱞᱟᱹᱭ ᱯᱮ ᱱᱟᱦᱟᱜ ᱱᱚᱜᱼᱚᱭ ᱱᱚᱣᱟ ᱫᱚ ᱱᱚᱜᱼᱚᱭ ᱛᱤᱱᱟᱹᱜ ᱧᱮᱞᱚᱜ ᱠᱟᱱᱟ ᱯᱩᱸᱰ ᱜᱮ ᱵᱟᱦᱟᱣ ᱠᱟᱱᱟ

ᱡᱚᱱᱰᱨᱟ ᱜᱚᱰᱟ ᱪᱮᱫ ᱟᱨ ᱜᱟᱛᱮ ᱠᱚ ᱧᱮᱞ ᱫᱟᱲᱮᱭᱟᱜ ᱠᱟᱱᱟ ᱯᱮ ᱱᱚᱜᱼᱚᱭ ᱱᱚᱣᱟ ᱞᱟᱹᱴᱩ ᱞᱟᱹᱴᱩ ᱥᱟᱠᱟᱢ ᱠᱟᱱᱟ ᱱᱚᱣᱟ ᱫᱚ ᱥᱟᱹᱨᱩ ᱠᱟᱱᱟ ᱢᱮᱱᱠᱷᱟᱱ ᱱᱚᱣᱟ ᱨᱮᱭᱟᱜ ᱧᱩᱛᱩᱢ ᱫᱚ ᱤᱧᱦᱚᱸ ᱵᱟᱹᱧ ᱵᱟᱲᱟᱭᱟ ᱦᱚᱲᱟᱜ ᱞᱟᱹᱭ ᱟᱸᱡᱚᱢ ᱛᱮᱜᱮᱧ ᱵᱟᱲᱟᱭᱟ ᱱᱚᱣᱟ ᱫᱚ ᱰᱚᱠᱴᱚᱨ ᱥᱟᱹᱨᱩ ᱠᱚ ᱢᱮᱛᱟᱜᱼᱟ ᱟᱨ ᱱᱚᱣᱟ ᱫᱚ ᱩᱛᱩ ᱦᱚᱸᱠᱚ ᱩᱛᱩᱭ ᱜᱮᱭᱟ ᱫᱟᱨᱮ ᱛᱮᱫ ᱥᱟᱠᱟᱢ ᱛᱮᱫ ᱫᱚ ᱵᱟᱝ ᱟᱨ ᱩᱛᱩ ᱠᱟᱛᱮ ᱦᱚᱸᱧ ᱡᱚᱢ ᱞᱟᱜᱟᱣ ᱠᱟᱜ ᱜᱮᱭᱟ ᱟᱹᱰᱤ ᱥᱤᱵᱤᱞᱟ ᱥᱤᱵᱤᱞᱟ ᱞᱟᱦᱟ ᱠᱷᱚᱡ ᱧᱮᱞ ᱫᱟᱲᱮᱭᱟᱜᱼᱟ ᱯᱮ ᱟᱨ ᱱᱚᱜᱼᱚᱭ ᱧᱮᱞ ᱫᱟᱲᱮᱭᱟᱜ ᱠᱟᱱᱟ ᱯᱮ ᱱᱚᱜᱼᱚᱭ ᱟᱹᱰᱤ ᱩᱥᱩᱞ ᱩᱥᱩᱞ ᱵᱷᱤᱱᱰᱤ ᱫᱟᱨᱮ ᱡᱚ ᱠᱟᱱᱟ ᱡᱚ ᱦᱚᱸ ᱞᱟᱹᱴᱩ ᱞᱟᱹᱴᱩ ᱡᱚ ᱠᱟᱱᱟ ᱟᱨ ᱧᱮᱞ ᱫᱟᱲᱮᱭᱟᱜ ᱠᱟᱱᱟ ᱯᱮ ᱱᱚᱜᱼᱚᱭ ᱥᱤᱨᱜᱤᱴᱤ ᱵᱟᱦᱟ ᱢᱟ ᱧᱮᱞ ᱦᱚᱪᱚ ᱠᱮᱫ ᱯᱮ ᱛᱚ ᱟᱲᱟᱜ ᱫᱚ ᱱᱚᱜᱼᱚᱭ ᱱᱚᱝᱠᱟ ᱱᱚᱜᱼᱚᱭ ᱱᱚᱣᱟ ᱫᱚ ᱥᱤᱨᱜᱤᱴᱤ ᱫᱟᱨᱮ ᱠᱟᱱ ᱜᱮᱭᱟ ᱱᱚᱜᱼᱚ ᱱᱚᱝᱠᱟ ᱟᱲᱟᱜᱚᱜᱼᱟ ᱟᱨ ᱧᱮᱞ ᱫᱟᱲᱮᱭᱟᱜ ᱠᱟᱱᱟ ᱯᱮ ᱱᱚᱜᱼᱚᱭ ᱡᱚᱸᱰᱨᱟ ᱠᱚᱫᱚ ᱚᱱᱠᱟ ᱟᱞᱮ ᱥᱮᱫ ᱫᱚ ᱵᱤᱞᱤᱭᱮᱱᱟ ᱨᱟᱯᱟᱜ ᱫᱚ ᱡᱩᱛ ᱮᱱᱟ ᱛᱚ ᱨᱟᱯᱟᱜ ᱫᱟᱞᱮ ᱟᱹᱰᱤ ᱨᱟᱸᱜᱟᱣ ᱜᱮ